ᱦᱮᱞᱳ ᱜᱟᱭᱥ ᱳᱭᱮᱞᱠᱟᱢ ᱴᱩ ᱢᱟᱭ ᱥᱟᱱᱛᱟᱞᱤ ᱵᱞᱚᱜ ᱪᱮᱱᱮᱞ ᱡᱚᱛᱚ ᱠᱚ ᱡᱚᱦᱟᱨ ᱱᱚᱣᱟ ᱤᱧᱟᱹᱜ ᱥᱟᱱᱛᱟᱞᱤ ᱵᱞᱚᱜ ᱪᱮᱱᱮᱞ ᱨᱮ ᱛᱚᱵᱮ ᱛᱮᱦᱮᱧ ᱦᱚᱸ ᱢᱤᱫᱴᱮᱱ ᱵᱞᱚᱜ ᱵᱷᱤᱰᱤᱭᱳ ᱢᱮᱱᱟᱜ ᱛᱟᱵᱚᱱᱟ ᱟᱨ ᱫᱟᱭᱟ ᱠᱟᱛᱮ ᱤᱧᱟᱹᱜ ᱵᱞᱚᱜ ᱵᱷᱤᱰᱤᱭᱳ ᱫᱚ ᱧᱮᱞ ᱛᱟᱵᱚᱱ ᱯᱮ ᱠᱟᱨᱚᱱ ᱛᱮᱦᱮᱧ ᱫᱚ ᱟᱹᱰᱤ ᱥᱯᱮᱥᱟᱞ ᱦᱩᱭᱩᱜ ᱞᱟᱹᱜᱤᱫ ᱤᱧᱟᱹᱜ ᱵᱞᱚᱜ ᱫᱚ ᱟᱫᱚ ᱫᱮᱞᱟ ᱠᱚᱱᱴᱤᱱᱤᱭᱩ ᱜᱮ ᱛᱟᱦᱮᱱ ᱛᱟᱵᱚᱱ ᱯᱮ ᱛᱚ ᱛᱮᱦᱮᱧ ᱫᱚ ᱱᱚᱜᱼᱚᱭ ᱱᱚᱛᱮ ᱞᱮ ᱦᱮᱡ ᱠᱟᱱᱟ ᱱᱚᱣᱟ ᱫᱚ ᱦᱟᱱᱮ ᱵᱚᱱ ᱧᱮᱞ ᱫᱟᱲᱮᱭᱟᱜ ᱠᱟᱱᱟ ᱵᱨᱤᱡᱽ ᱚᱱᱟ ᱫᱚ ᱞᱟᱦᱚᱴᱤ ᱠᱟᱱᱟ ᱟᱨ ᱯᱟᱥᱮᱡ ᱵᱚᱱ ᱟᱸᱡᱚᱢ ᱠᱟᱜ ᱜᱮᱭᱟ ᱞᱟᱦᱚᱴᱤ ᱨᱮᱭᱟᱜ ᱧᱩᱛᱩᱢ ᱯᱟᱥᱮᱡ ᱯᱨᱟᱭ ᱞᱮᱠᱟ ᱜᱮᱵᱚᱱ ᱵᱟᱰᱟᱭᱟ ᱟᱨ ᱵᱟᱯᱮ ᱧᱮᱞ ᱠᱟᱜ ᱠᱷᱟᱱ ᱜᱩᱜᱚᱞ ᱨᱮ ᱥᱮ ᱤᱭᱩᱴᱩᱵᱽ ᱠᱚᱨᱮ ᱵᱚᱱ ᱥᱟᱨᱪ ᱠᱟᱛᱮ ᱵᱚᱱ ᱧᱮᱞ ᱫᱟᱲᱮᱭᱟᱜᱼᱟ ᱱᱚᱸᱰᱮᱱᱟᱜ ᱢᱤᱫ ᱵᱟᱨ ᱵᱷᱤᱰᱤᱭᱳᱥ ᱠᱚ ᱢᱮᱱᱟᱜᱼᱟ ᱱᱚᱣᱟ ᱫᱚ ᱢᱤᱫᱴᱮᱱ ᱯᱤᱠᱱᱤᱠ ᱥᱯᱚᱴ ᱠᱟᱱᱟ ᱢᱤᱫ ᱚᱠᱛᱮ ᱫᱚ ᱟᱹᱰᱤ ᱯᱷᱮᱢᱟᱥ ᱛᱟᱦᱮᱸ ᱠᱟᱱᱟ ᱢᱮᱱᱠᱷᱟᱱ ᱡᱮᱞᱮᱠᱟ ᱱᱤᱛᱚᱜ ᱦᱟᱱᱛᱮ ᱥᱚᱨᱚᱞᱯᱟᱲᱟ ᱦᱩᱭᱱᱟ ᱟᱨ ᱚᱱᱠᱟ ᱜᱮ ᱟᱭᱢᱟ ᱡᱟᱭᱜᱟ ᱦᱩᱭᱮᱱ ᱛᱮ ᱱᱤᱛᱚᱜ ᱫᱚ ᱛᱷᱚᱲᱟ ᱜᱟᱱ ᱠᱚᱢ ᱧᱚᱜ ᱠᱟᱱᱟ ᱱᱚᱸᱰᱮᱱᱟᱜ ᱤᱭᱟᱹ ᱠᱚ ᱟᱫᱚ ᱚᱸᱰᱮ ᱜᱮᱞᱮ ᱢᱚᱦᱰᱟᱣ ᱠᱟᱱᱟ ᱟᱨ ᱫᱟᱬᱟᱱ ᱫᱚ ᱵᱟᱞᱮ ᱢᱚᱦᱰᱟᱣ ᱠᱟᱱᱟ ᱢᱤᱫᱴᱮᱱ ᱢᱤᱫ ᱵᱟᱨ ᱞᱮ ᱠᱟᱹᱢᱤ ᱠᱟᱱᱟ ᱚᱱᱟ ᱠᱟᱹᱢᱤ ᱦᱚᱸᱧ ᱧᱮᱞ ᱦᱚᱪᱚ ᱵᱚᱱᱟ ᱡᱮᱢᱚᱱ ᱵᱷᱤᱰᱤᱭᱳ ᱨᱮ ᱠᱚᱱᱴᱤᱱᱤᱭᱩ ᱯᱮ ᱛᱟᱦᱮᱱ ᱛᱟᱵᱚᱱ ᱥᱚ ᱯᱷᱟᱭᱱᱟᱞᱤ ᱱᱤᱛᱚᱜ ᱫᱚ ᱞᱟᱦᱟᱣᱴᱤ ᱞᱮ ᱛᱤᱭᱳᱜ ᱠᱮᱫᱟ ᱟᱨ ᱞᱟᱦᱟᱣᱴᱤ ᱫᱚ ᱚᱱᱟ ᱟᱥᱚᱞ ᱤᱭᱟᱹ ᱥᱮᱫ ᱫᱚ ᱵᱟᱞᱮ ᱛᱤᱭᱳᱜ ᱩᱛᱟᱹᱨ ᱠᱮᱫᱟ ᱛᱷᱚᱲᱟ ᱞᱟᱦᱟ ᱧᱚᱜ ᱨᱮ ᱢᱮᱱᱟᱜ ᱞᱮᱭᱟ ᱱᱚᱛᱮ ᱨᱮ ᱚᱱᱟ ᱵᱚᱱ ᱧᱮᱞ ᱫᱟᱲᱮᱭᱟᱜᱼᱟ ᱯᱳᱥᱴᱟᱨ ᱞᱮ ᱞᱟᱴᱷᱟᱭᱮᱫ ᱠᱟᱱᱟ ᱢᱮᱛᱟᱜ ᱢᱮ ᱵᱟᱰᱟᱭ ᱜᱮᱭᱟᱵᱚᱱ ᱡᱚᱛᱚ ᱦᱚᱲ ᱫᱟᱨᱟᱭ ᱠᱟᱱ ᱛᱤᱱ ᱛᱟᱹᱨᱤᱠᱷ ᱢᱤᱫᱴᱮᱱ ᱢᱟᱥ ᱢᱩᱵᱷᱢᱮᱱᱴ ᱢᱮᱱᱟᱜ ᱛᱟᱵᱚᱱᱟ ᱟᱨ ᱚᱱᱟ ᱨᱮᱭᱟᱜ ᱜᱮ ᱯᱳᱥᱴᱟᱨ ᱞᱮ ᱵᱮᱱᱟᱣᱮᱫ ᱠᱟᱱᱟ ᱟᱨ ᱱᱚᱜᱼᱚᱭ ᱞᱟᱴᱷᱟᱭᱮᱫ ᱛᱟᱞᱮᱭᱟ

ᱥᱚ ᱜᱟᱭᱥ ᱱᱚᱝᱠᱟ ᱜᱮᱞᱮ ᱞᱟᱴᱷᱟᱭᱮᱫ ᱠᱟᱱ ᱛᱟᱵᱚᱱᱟ ᱱᱚᱣᱟ ᱠᱚᱨᱮ ᱱᱚᱜᱼᱚᱭ ᱞᱟᱦᱚᱴᱤ ᱵᱚᱱ ᱧᱮᱞ ᱫᱟᱲᱮᱭᱟᱜᱼᱟ ᱱᱚᱜᱼᱚᱭ ᱱᱚᱣᱟ ᱠᱚᱨᱮ ᱱᱚᱣᱟ ᱫᱚ ᱞᱟᱦᱚᱴᱤ ᱵᱨᱤᱡᱽ ᱠᱟᱱᱟ ᱟᱨ ᱱᱚᱰᱮ ᱞᱮ ᱞᱟᱴᱷᱟᱭᱮᱫ ᱛᱟᱵᱚᱱᱟ ᱛᱚ ᱟᱞᱮᱭᱟᱜ ᱡᱚᱛᱚ ᱦᱚᱲᱟᱜ ᱨᱤᱠᱩᱭᱮᱥᱴ ᱥᱮ ᱱᱮᱦᱚᱨ ᱫᱚ ᱱᱤᱭᱟᱹ ᱜᱮ ᱡᱮᱢᱚᱱ ᱡᱚᱛᱚ ᱠᱚᱜᱮ ᱚᱱᱟ ᱛᱤᱱ ᱛᱟᱹᱨᱤᱠᱷ ᱚᱠᱟᱴᱟᱜ ᱯᱨᱳᱜᱨᱟᱢ ᱢᱮᱱᱟᱜ ᱚᱠᱟᱴᱟᱜ ᱫᱚ ᱧᱮᱞ ᱠᱮᱫᱟ ᱯᱮ ᱯᱳᱥᱴᱟᱨ ᱨᱮ ᱡᱮ ᱪᱮᱫ ᱵᱤᱥᱚᱭ ᱠᱚᱛᱮ ᱚᱱᱟ ᱛᱤᱱ ᱛᱟᱹᱨᱤᱠᱷ ᱯᱨᱳᱜᱨᱟᱢ ᱫᱚᱦᱚ ᱠᱟᱱᱟ ᱢᱟᱥ ᱢᱩᱵᱷᱢᱮᱱᱴ ᱡᱚᱛᱚ ᱦᱚᱲ ᱵᱚᱱ ᱡᱟᱨᱣᱟᱜ ᱡᱮᱢᱚᱱ ᱡᱚᱛᱚ ᱦᱚᱲ ᱛᱮᱵᱚᱱ ᱡᱟᱯᱟᱣ ᱨᱚᱣᱟᱜ ᱫᱟᱲᱮᱜ ᱚᱠᱟ ᱫᱚ ᱟᱵᱚᱣᱟᱜ ᱡᱟᱹᱛᱤ ᱡᱩᱲᱩ ᱥᱮ ᱟᱵᱚᱣᱟᱜ ᱚᱠᱟᱴᱟᱜ ᱱᱤᱛᱚᱜ ᱠᱟᱥᱴ ᱥᱟᱨᱴᱤᱯᱷᱤᱠᱮᱴ ᱨᱮᱦᱚᱸ ᱚᱠᱟᱴᱟᱜ ᱧᱩᱛᱩᱢᱚᱜ ᱠᱟᱱ ᱵᱚᱱ ᱪᱟᱦᱟ ᱡᱚᱱᱚ ᱡᱟᱹᱛᱤ ᱚᱱᱠᱟᱱᱟᱜ ᱟᱭᱢᱟ ᱟᱵᱚᱨᱮ ᱚᱛᱛᱟᱪᱟᱨ ᱪᱟᱞᱟᱜ ᱠᱟᱱᱟ ᱚᱱᱟ ᱠᱚ ᱵᱤᱨᱩᱫᱷ ᱨᱮ ᱛᱮᱦᱮᱧ ᱟᱹᱰᱤ ᱟᱹᱰᱤ ᱢᱟᱨᱟᱝ ᱡᱟᱯᱟᱨᱣᱟᱜ ᱜᱚᱴᱟᱣ ᱠᱟᱱᱟ ᱡᱚᱭᱯᱩᱨ ᱨᱮ ᱛᱤᱱ ᱛᱟᱹᱨᱤᱠᱷ ᱡᱮᱢᱚᱱ ᱡᱚᱛᱚ ᱠᱚ ᱟᱞᱮ ᱞᱮ ᱱᱮᱦᱚᱨ ᱟᱯᱮ ᱠᱟᱱᱟ ᱱᱮᱣᱛᱟᱭᱮᱫ ᱯᱮ ᱠᱟᱱᱟ ᱡᱮᱢᱚᱱ ᱡᱚᱛᱚ ᱠᱚ ᱫᱟᱭᱟ ᱠᱟᱛᱮ ᱚᱱᱟ ᱨᱮ ᱥᱮᱴᱮᱨᱚᱜ ᱛᱟᱵᱚᱱ ᱯᱮ ᱠᱟᱨᱚᱱ ᱟᱞᱮ ᱦᱚᱸᱜᱼᱚᱭ ᱟᱯᱮ ᱠᱚ ᱞᱟᱹᱜᱤᱫ ᱛᱮ ᱤᱱᱟᱹᱜ ᱞᱮ ᱠᱚᱥᱴᱚᱜ ᱠᱟᱱᱟ ᱤᱱᱟᱹᱜ ᱞᱮ ᱢᱮᱦᱱᱚᱛ ᱮᱫᱟ ᱦᱩᱭ ᱫᱟᱲᱮᱭᱟᱜᱼᱟ ᱟᱭᱢᱟ ᱫᱤᱱ ᱵᱚᱱ ᱫᱷᱚᱨᱱᱟ ᱟᱹᱜᱩ ᱠᱟᱜᱼᱟ ᱟᱭᱢᱟ ᱫᱤᱱ ᱵᱚᱱ ᱪᱤᱠᱟ ᱟᱹᱜᱩ ᱠᱟᱜᱼᱟ ᱢᱮᱱᱠᱷᱟᱱ ᱥᱟᱱᱛᱟᱞ ᱠᱚ ᱢᱚᱛᱚᱡ ᱫᱚ ᱵᱟᱝ ᱱᱤᱛ ᱫᱚ ᱟᱵᱚ ᱦᱩᱭ ᱫᱟᱲᱮᱭᱟᱜᱼᱟ ᱟᱭᱢᱟ ᱫᱚᱞ ᱥᱚᱝᱜᱚᱴᱷᱚᱱ ᱟᱭᱢᱟ ᱞᱮᱠᱟᱱᱟᱜ ᱵᱚᱱ ᱠᱟᱹᱢᱤᱭᱟ ᱵᱟᱹᱧ ᱢᱟᱱᱟᱭᱮᱫ ᱠᱟᱱᱟ ᱥᱮ ᱵᱟᱹᱧ ᱵᱟᱫᱷᱟᱭᱮᱫ ᱵᱚᱱᱟ ᱠᱟᱨᱚᱱ ᱡᱚᱛᱚ ᱦᱚᱲᱟᱜ ᱠᱟᱱ ᱜᱮᱭᱟ ᱥᱮ ᱡᱚᱛᱚ ᱦᱚᱲ ᱜᱮ ᱚᱱᱟ ᱥᱚᱝᱜᱚᱴᱷᱚᱱ ᱥᱮ ᱤᱭᱟᱹ ᱨᱮ ᱛᱟᱦᱮᱱ ᱞᱮᱠ ᱠᱟᱱᱟ ᱵᱚᱱ ᱢᱮᱱᱠᱷᱟᱱ ᱚᱸᱰᱮ ᱫᱚ ᱮᱭᱥᱮ ᱥᱚᱝᱜᱚᱴᱷᱚᱱ ᱫᱚ ᱵᱟᱝ ᱮᱭᱥᱮ ᱥᱟᱱᱛᱟᱞ ᱞᱮᱠᱟᱛᱮ ᱡᱮᱢᱚᱱ ᱥᱮᱴᱮᱨ ᱠᱟᱭ ᱵᱚᱱ ᱛᱟᱦᱮᱱ ᱡᱮᱢᱚᱱ ᱡᱚᱛᱚ ᱥᱟᱱᱛᱟᱞ ᱵᱚᱭᱦᱟ ᱠᱚᱴᱷᱮᱱ ᱱᱮᱦᱚᱨ ᱛᱟᱦᱮᱱ ᱠᱟᱱᱟ ᱡᱮᱢᱚᱱ ᱚᱱᱟ ᱯᱨᱳᱜᱨᱟᱢ ᱨᱮ ᱡᱟᱠ ᱡᱚᱢᱚᱠ ᱛᱮᱵᱚ ᱥᱚᱦᱚᱨ ᱥᱮᱴᱮᱨᱚᱜ ᱛᱚ ᱱᱚᱰᱮ ᱞᱟᱦᱚᱴᱤ ᱨᱮ ᱛᱷᱚᱲᱟ ᱜᱟᱱ ᱵᱷᱤᱭᱩᱥ ᱧᱮᱞ ᱦᱚᱪᱚᱭᱮᱫ ᱵᱚᱱᱟ ᱛᱚ ᱱᱚᱜᱼᱚᱭ ᱵᱚᱱ ᱧᱮᱞ ᱫᱟᱲᱮᱭᱟᱜ ᱠᱟᱱᱟ ᱱᱚᱣᱟ ᱫᱚ ᱥᱩᱭᱤᱥ ᱜᱮᱴ ᱠᱟᱱᱟ ᱱᱚᱜᱼᱚᱭ ᱥᱩᱭᱤᱥ ᱜᱮᱴ ᱵᱚᱱ ᱧᱮᱞ ᱠᱟᱱᱟ ᱱᱚᱣᱟ ᱫᱚ ᱞᱟᱦᱟ ᱥᱮᱫ ᱫᱚ ᱯᱩᱨᱟ ᱛᱷᱤᱨ ᱠᱟᱱᱟ ᱫᱟᱜ ᱱᱚᱣᱟ ᱫᱚ ᱪᱟᱢᱯᱟ ᱜᱟᱰᱟ ᱠᱟᱱᱟ ᱢᱮᱱ ᱪᱟᱢᱯᱟ ᱜᱟᱰᱟ ᱠᱟᱱᱟ ᱢᱮᱱᱠᱷᱟᱱ ᱱᱚᱰᱮ ᱛᱷᱤᱨ ᱠᱟᱱᱟ ᱟᱭᱢᱟ ᱰᱮᱢ ᱜᱮᱭᱟ ᱫᱟᱜ ᱢᱮᱛᱟᱜ ᱢᱮ ᱡᱤᱨᱟᱹᱣ ᱠᱟᱱᱟ ᱟᱨ ᱱᱚᱰᱮ ᱠᱷᱚᱱ ᱞᱟᱛᱟᱨ ᱱᱟᱠᱷᱟ ᱦᱚᱸᱜᱼᱚᱭ ᱵᱚᱱ ᱧᱮᱞᱮᱫ ᱠᱟᱱ ᱱᱚᱛᱮ ᱫᱚ ᱯᱨᱟᱭ ᱨᱚᱦᱚᱲ ᱜᱮ ᱫᱟᱜ ᱫᱚ ᱦᱟᱱᱮ ᱠᱟᱛᱮ ᱮᱱᱟᱱᱤᱧ ᱫᱮᱠᱷᱟᱣ ᱵᱚᱱᱟ ᱡᱮ ᱚᱸᱰᱮ ᱠᱷᱚᱱ ᱣᱟᱴᱟᱨ ᱥᱟᱯ ᱪᱮᱫ ᱠᱚ ᱢᱮᱛᱟᱜᱼᱟ ᱠᱟᱨᱮᱱᱴ ᱠᱚ ᱵᱮᱱᱟᱣᱮᱫ ᱠᱟᱱᱟ ᱚᱱᱠᱟ ᱞᱮᱠᱟᱛᱮ ᱪᱟᱞᱟᱜ ᱠᱟᱱᱟ ᱟᱨ ᱚᱱᱠᱟ ᱞᱮᱠᱟᱛᱮ ᱪᱟᱞᱟᱜ ᱠᱟᱱᱛᱮ ᱱᱚᱛᱮ ᱫᱚᱠᱚ ᱵᱚᱱᱫᱚ ᱟᱠᱟᱫᱟ ᱟᱨ ᱚᱱᱟ ᱞᱮᱠᱟ ᱛᱮᱜᱮ ᱯᱟᱨᱚᱢ ᱪᱟᱞᱟᱜ ᱠᱟᱱᱟ ᱥᱟᱨᱮᱡ ᱦᱟᱱᱛᱮ ᱛᱟᱭᱚᱢ ᱥᱮᱫ ᱞᱟᱛᱟᱨ ᱥᱮᱫ ᱛᱤᱱᱟᱹᱜ ᱵᱚᱱ ᱧᱮᱞ ᱫᱟᱲᱮᱭᱟᱜ ᱠᱟᱱ ᱚᱱᱟ ᱫᱚ ᱚᱱᱟ ᱨᱮᱭᱟᱜ ᱥᱟᱨᱮᱡ ᱟᱜ ᱫᱟᱜ ᱠᱟᱱ ᱜᱮᱭᱟ ᱛᱚ ᱱᱚᱣᱟ ᱞᱮᱠᱟᱱ ᱜᱮ ᱞᱟᱣᱴᱤ ᱫᱚ ᱟᱨ ᱱᱚᱰᱮ ᱫᱚ ᱵᱤᱥᱮᱥ ᱠᱟᱭᱛᱮᱧ ᱢᱮᱱ ᱠᱮᱫ ᱡᱟᱱᱩᱣᱟᱨᱤ ᱨᱮ ᱛᱚ ᱡᱟᱱᱩᱣᱟᱨᱤ ᱨᱮᱫᱚ ᱟᱹᱰᱤ ᱢᱟᱨᱟᱝ ᱱᱚᱸᱰᱮ ᱫᱚ ᱯᱨᱳᱜᱨᱟᱢ ᱜᱮ ᱦᱩᱭᱩᱜᱼᱟ ᱢᱮᱛᱟᱜ ᱢᱮ ᱯᱤᱠᱱᱤᱠ ᱤᱭᱟᱹ ᱦᱩᱭᱩᱜᱼᱟ ᱢᱟᱱᱮ ᱟᱭᱢᱟ ᱦᱟᱡᱟᱨ ᱦᱟᱡᱟᱨ ᱦᱚᱲ ᱠᱚ ᱡᱟᱣᱨᱟᱜᱼᱟ ᱱᱚᱸᱰᱮ ᱦᱚᱸ ᱟᱨ ᱦᱚᱸ ᱚᱱᱠᱟ ᱛᱮᱵᱚᱱ ᱧᱮᱞ ᱞᱮᱠᱷᱟᱱ ᱡᱟᱦᱟᱱᱟᱜ ᱯᱞᱮᱥ ᱱᱚᱝᱠᱟ ᱛᱮ ᱦᱚᱲ ᱦᱚᱲ ᱛᱟᱦᱮᱱᱟ ᱢᱮᱛᱟᱜ ᱢᱮ ᱱᱚᱣᱟ ᱠᱚᱨᱮ ᱵᱚᱱ ᱫᱟᱬᱟ ᱵᱟᱲᱟ ᱫᱟᱲᱮᱭᱟᱜᱼᱟ ᱟᱨ ᱦᱟᱱᱟ ᱱᱷᱟᱝᱠᱟ ᱛᱮ ᱯᱤᱠᱱᱤᱠ ᱥᱯᱚᱴ ᱫᱚ ᱦᱟᱱᱟ ᱛᱤᱱᱟᱹᱜ ᱠᱷᱟᱹᱞᱤ ᱡᱟᱭᱜᱟ ᱵᱚᱱ ᱧᱮᱞ ᱠᱟᱱᱟ ᱚᱱᱟ ᱫᱚ ᱯᱤᱠᱱᱤᱠ ᱥᱯᱚᱴ ᱦᱩᱭᱩᱜᱼᱟ ᱦᱟᱱᱛᱮ ᱨᱮ ᱯᱟᱨᱠ ᱢᱮᱱᱟᱜᱼᱟ ᱛᱚ ᱫᱟᱲᱮᱭᱟᱜ ᱠᱷᱟᱱ ᱦᱟᱸᱜ ᱧᱮᱞ ᱦᱚᱪᱚ ᱵᱚᱱᱟ ᱛᱚ ᱚᱱᱟ ᱠᱚᱨᱮ ᱠᱚ ᱞᱟᱴᱟᱭᱮᱫ ᱛᱟᱞᱮᱭᱟ ᱱᱩᱠᱩ ᱵᱚᱱ ᱧᱮᱞ ᱫᱟᱲᱮ ᱟᱠᱚᱣᱟ ᱱᱤᱯᱤ ᱠᱟᱱ ᱛᱟᱞᱮᱭᱟᱭ ᱱᱩᱭ ᱧᱮᱞ ᱫᱟᱲᱮᱭᱟᱭ ᱯᱮ ᱟᱞᱮ ᱤᱭᱩᱱᱤᱴ ᱠᱚᱢᱤᱴᱤ ᱨᱮᱱ ᱵᱷᱟᱭᱤᱥ ᱯᱨᱮᱥᱤᱰᱮᱱᱴ ᱢᱟᱦᱟᱥᱚᱭ ᱠᱟᱱ ᱛᱟᱞᱮᱭᱟ ᱛᱷᱚᱲᱟ ᱩᱥᱩᱞ ᱧᱚᱜ ᱜᱮᱭᱟ ᱚᱱᱟᱛᱮ ᱩᱥᱩᱞ ᱩᱥᱩᱞ ᱨᱮᱞᱮ ᱞᱟᱜᱟ ᱦᱚᱪᱚᱭᱮᱫᱮ ᱠᱟᱱᱟ ᱠᱟᱨᱚᱱ ᱵᱟᱰᱟᱭ ᱜᱮᱭᱟᱵᱚᱱ ᱱᱚᱣᱟ ᱠᱚᱨᱮᱱ ᱜᱤᱫᱽᱨᱟᱹ ᱠᱚ ᱟᱹᱰᱤ ᱵᱚᱫᱢᱟᱥ ᱜᱮᱭᱟ ᱠᱚ

ᱧᱮᱞ ᱫᱟᱲᱮᱭᱟᱜᱼᱟ ᱱᱚᱝᱠᱟ ᱛᱚ ᱦᱟᱹᱝᱠᱩ ᱦᱚᱲ ᱵᱚᱱ ᱧᱮᱞ ᱫᱟᱲᱮᱭᱟᱠᱚ ᱠᱟᱱᱟ ᱯᱟᱥᱮᱡ ᱠᱚ ᱧᱮᱞ ᱧᱟᱢᱚᱜ ᱠᱟᱱᱟ ᱱᱟᱥᱮ ᱱᱟᱥᱮ ᱯᱮᱲᱮᱡ ᱯᱮᱲᱮᱡ ᱱᱩᱠᱩ ᱞᱟᱹᱣᱠᱟᱹ ᱛᱮᱠᱚ ᱫᱟᱬᱟ ᱵᱟᱲᱟᱭ ᱠᱟᱱᱟ ᱱᱩᱠᱩ ᱫᱚ ᱵᱤᱥᱮᱥ ᱠᱟᱭᱛᱮ ᱱᱚᱰᱮ ᱫᱚ ᱮᱱᱟᱱ ᱨᱮᱧ ᱞᱟᱹᱭᱟᱫ ᱵᱚᱱᱟ ᱪᱮᱫ ᱦᱟᱹᱠᱩ ᱞᱟᱹᱜᱤᱫ ᱟᱹᱰᱤ ᱯᱷᱮᱢᱟᱥᱟ ᱱᱚᱣᱟ ᱡᱟᱭᱜᱟ ᱫᱚ ᱢᱮᱛᱟᱜ ᱢᱮ ᱱᱚᱰᱮᱱ ᱠᱚ ᱦᱚᱲ ᱫᱤᱱ ᱨᱮ ᱥᱟᱛ ᱟᱴ ᱠᱮᱡᱤ ᱫᱚᱥ ᱠᱮᱡᱤ ᱵᱟᱨᱚ ᱠᱮᱡᱤ ᱯᱚᱱᱫᱨᱚ ᱠᱮᱡᱤ ᱦᱟᱹᱠᱩ ᱠᱚ ᱟᱹᱠᱷᱨᱤᱧ ᱠᱚᱣᱟ ᱚᱠᱟ ᱫᱚ ᱱᱚᱝᱠᱟᱜ ᱜᱮᱭᱟ ᱢᱤᱫᱴᱮᱱ ᱦᱟᱹᱠᱩ ᱦᱚᱸ ᱥᱟᱛ ᱟᱴ ᱠᱮᱡᱤ ᱫᱚᱥ ᱠᱮᱡᱤ ᱵᱟᱨᱚ ᱠᱮᱡᱤ ᱯᱚᱱᱨᱚ ᱠᱮᱡᱤ ᱥᱚᱛᱨᱚ ᱠᱮᱡᱤ ᱫᱷᱟᱹᱵᱤᱡ ᱠᱚ ᱧᱟᱢ ᱵᱟᱲᱟ ᱟᱠᱟᱫ ᱠᱚᱣᱟ ᱢᱮᱛᱟᱜ ᱢᱮ ᱵᱳᱣᱟᱲ ᱠᱚ ᱞᱟᱹᱜᱤᱫ ᱟᱹᱰᱤ ᱥᱯᱮᱥᱟᱞ ᱜᱮᱭᱟ ᱱᱚᱣᱟ ᱠᱚᱨᱮᱱ ᱦᱚᱲ ᱫᱚ ᱚᱱᱮᱧ ᱢᱮᱱᱮᱫ ᱠᱟᱱᱟ ᱡᱮ ᱡᱩᱫᱤ ᱟᱯᱮ ᱱᱚᱣᱟ ᱮᱨᱤᱭᱟ ᱨᱮᱱ ᱠᱟᱱᱟ ᱯᱮ ᱛᱚ ᱫᱟᱭᱟ ᱠᱟᱛᱮ ᱱᱚᱰᱮᱱᱟᱜ ᱱᱚᱰᱮᱱ ᱠᱚ ᱦᱟᱹᱠᱩ ᱡᱚᱢ ᱟᱞᱚ ᱯᱮ ᱦᱤᱲᱤᱧᱟ ᱫᱤᱱᱟᱹᱢ ᱥᱮᱛᱟᱜ ᱦᱤᱡᱩᱜ ᱯᱮ ᱟᱹᱰᱤ ᱥᱮᱛᱟᱜ ᱨᱮ ᱵᱳᱣᱟᱲ ᱯᱮ ᱧᱟᱢ ᱠᱚᱣᱟ ᱟᱨ ᱱᱚᱣᱟ ᱠᱚᱨᱮᱱ ᱦᱚᱲ ᱫᱚ ᱯᱨᱟᱭ ᱤᱱᱟᱹ ᱠᱚᱛᱮ ᱠᱚ ᱟᱹᱥᱩᱞᱚᱜ ᱠᱟᱱᱟ ᱢᱮᱛᱟᱜ ᱢᱮ ᱛᱷᱚᱲᱟ ᱦᱟᱭ ᱯᱷᱟᱭ ᱠᱚ ᱠᱟᱢᱟᱣᱮᱫ ᱠᱟᱱᱟ ᱱᱚᱜᱼᱚᱭ ᱵᱚᱱ ᱧᱮᱞ ᱫᱟᱲᱮᱭᱟᱜᱼᱟ ᱚᱱᱟ ᱠᱟᱱᱟ ᱥᱩᱭᱤᱥ ᱜᱮᱴ ᱟᱨ ᱵᱚᱱ ᱧᱮᱞ ᱫᱟᱲᱮᱭᱟᱜ ᱠᱟᱱᱟ ᱦᱟᱱᱛᱮ ᱛᱤᱱᱟᱹᱜ ᱡᱤᱞᱤᱧ ᱧᱮᱞᱚᱜ ᱠᱟᱱᱟ ᱯᱨᱟᱭ ᱱᱚᱰᱮ ᱩᱱᱛᱨᱤᱥᱴᱤ ᱜᱟᱱ ᱜᱮᱴ ᱯᱟᱥᱮᱡ ᱢᱮᱱᱟᱜᱼᱟ ᱵᱟᱹᱧ ᱞᱮᱠᱷᱟᱣ ᱠᱟᱫᱟ ᱯᱟᱥᱮ ᱩᱱᱛᱨᱤᱥ ᱴᱤ ᱜᱟᱱ ᱜᱮᱴ ᱢᱮᱱᱟᱜᱼᱟ ᱟᱨ ᱱᱚᱣᱟ ᱫᱚ ᱯᱨᱟᱭ ᱟᱹᱰᱤ ᱫᱤᱱ ᱨᱮᱭᱟᱜ ᱠᱟᱱᱟ ᱟᱹᱰᱤ ᱢᱟᱨᱮ ᱜᱮᱭᱟ ᱢᱮᱱᱠᱷᱟᱱ ᱟᱹᱰᱤ ᱢᱚᱡᱽᱵᱩᱛ ᱠᱚ ᱵᱮᱱᱟᱣ ᱟᱠᱟᱫᱼᱟ ᱧᱮᱞ ᱫᱟᱲᱮᱭᱟᱜ ᱟᱵᱚᱱ ᱦᱟᱱᱮ ᱚᱛ ᱠᱷᱚᱱ ᱦᱟᱱᱮ ᱱᱚᱰᱮ ᱛᱤᱱᱟᱹᱜ ᱵᱚᱱ ᱰᱮᱢ ᱵᱚᱱ ᱧᱮᱞᱮᱫ ᱠᱟᱱᱟ ᱟᱹᱰᱤ ᱞᱟᱛᱟᱨ ᱜᱮᱭᱟ ᱠᱟᱨᱚᱱ ᱦᱟᱱᱟ ᱥᱟ ᱵᱚᱱ ᱧᱮᱞ ᱫᱟᱲᱮᱭᱟᱜᱼᱟ ᱦᱟᱱᱮ ᱛᱤᱱᱟᱹᱜ ᱪᱚᱯᱚᱫ ᱱᱚᱛᱮ ᱦᱚᱸ ᱤᱱᱟᱹᱜ ᱪᱚᱯᱚᱫᱼᱟ ᱴᱷᱤᱠ ᱜᱮᱭᱟ ᱛᱚ ᱱᱚᱣᱟ ᱨᱮᱭᱟᱜ ᱫᱚ ᱱᱮᱜᱼᱮ ᱱᱤᱭᱟᱹ ᱞᱮᱠᱟ ᱟᱨ ᱦᱟᱱᱛᱮ ᱦᱟᱱᱮ ᱵᱚᱱ ᱧᱮᱞ ᱫᱟᱲᱮᱭᱟᱜ ᱠᱟᱱᱟ ᱦᱟᱱᱛᱮ ᱟᱹᱰᱤ ᱡᱤᱞᱤᱧ ᱜᱮᱭᱟ ᱱᱚᱣᱟ ᱪᱟᱢᱯᱟ ᱜᱟᱰᱟ ᱫᱚ

ᱥᱳ ᱯᱷᱟᱭᱱᱟᱞᱤ ᱱᱤᱛᱚᱜ ᱫᱚ ᱯᱨᱟᱭ ᱞᱮ ᱞᱟᱴᱷᱟ ᱪᱟᱵᱟ ᱠᱮᱫᱟ ᱟᱨ ᱱᱤᱛᱚᱜ ᱫᱚ ᱥᱮᱛᱟᱜ ᱠᱷᱚᱱ ᱞᱮ ᱛᱟᱦᱮᱸ ᱠᱟᱱᱟ ᱢᱮᱛᱟᱜ ᱢᱮ ᱮᱱᱟᱱ ᱯᱨᱟᱭ ᱪᱷᱚᱭᱴᱟ ᱥᱟᱛᱴᱟ ᱨᱮᱞᱮ ᱩᱰᱩᱠ ᱠᱟᱱᱟ ᱟᱨ ᱱᱤᱛ ᱫᱷᱟᱹᱵᱤᱡ ᱛᱮᱞᱮ ᱦᱮᱡ ᱠᱟᱱᱟ ᱛᱚ ᱫᱟᱠᱟ ᱠᱚᱦᱚᱸ ᱨᱮᱸᱜᱮᱡ ᱮᱞᱮ ᱠᱟᱱᱟ ᱪᱮᱫ ᱦᱚᱸ ᱵᱟᱞᱮ ᱡᱚᱢ ᱟᱠᱟᱫᱟ ᱛᱚ ᱵᱚᱭᱦᱟ ᱠᱚ ᱟᱞᱮ ᱤᱱᱟᱹᱜ ᱞᱮ ᱠᱚᱥᱴᱚᱜ ᱠᱟᱱᱟ ᱫᱟᱭᱟ ᱠᱟᱛᱮ ᱟᱯᱮ ᱵᱩᱡᱷᱟᱹᱣ ᱛᱟᱵᱚᱱ ᱯᱮ ᱡᱮᱢᱚᱱ ᱩᱱ ᱦᱤᱞᱳᱜ ᱨᱮᱱᱟᱜ ᱯᱨᱳᱜᱨᱟᱢ ᱚᱠᱟᱴᱟᱜ ᱞᱮ ᱛᱮᱦᱮᱧ ᱯᱚᱥᱴᱟᱨ ᱞᱮ ᱞᱟᱴᱷᱟ ᱵᱟᱲᱟᱭᱮᱫ ᱠᱟᱱᱟ ᱛᱤᱱ ᱥᱮᱯᱴᱮᱢᱵᱚᱨ ᱚᱠᱟ ᱫᱚ ᱮᱱᱟᱱ ᱨᱤᱧ ᱞᱟᱹᱭᱟᱫ ᱵᱚᱱ ᱚᱱᱟ ᱨᱮ ᱡᱮᱢᱚᱱ ᱡᱚᱛᱚ ᱠᱚᱜᱮ ᱡᱟᱠ ᱡᱚᱢᱚᱠ ᱛᱮᱯᱮ ᱥᱮᱴᱮᱨᱚᱜ ᱠᱟᱨᱚᱱ ᱟᱯᱮ ᱠᱚ ᱞᱟᱹᱜᱤᱫ ᱛᱮ ᱱᱚᱜᱼᱚᱭ ᱟᱞᱮ ᱥᱮᱛᱟᱜ ᱠᱷᱚᱱ ᱵᱟᱝ ᱫᱚ ᱡᱚᱢ ᱨᱮᱭᱟᱜ ᱵᱟᱝ ᱫᱚ ᱧᱩᱭ ᱨᱮᱭᱟᱜ ᱡᱚᱛᱚ ᱨᱮᱭᱟᱜ ᱴᱷᱤᱠᱟᱹᱱ ᱵᱟᱞᱮ ᱫᱚᱦᱚᱭᱮᱫ ᱠᱟᱱᱟ ᱟᱨ ᱟᱯᱮ ᱦᱚᱸ ᱡᱮᱢᱚᱱ ᱟᱵᱚᱣᱟᱜ ᱥᱟᱱᱛᱟᱲ ᱥᱚᱢᱟᱡᱽ ᱨᱮ ᱞᱟᱹᱜᱤᱫ ᱛᱷᱚᱲᱟ ᱜᱟᱱ ᱯᱮ ᱢᱚᱱᱮᱭᱟ ᱛᱟᱵᱚᱱ ᱟᱨ ᱟᱯᱮ ᱡᱮᱢᱚᱱ ᱚᱱᱟ ᱯᱨᱳᱜᱨᱟᱢ ᱨᱮ ᱡᱚᱛᱚ ᱠᱚ ᱟᱯᱮ ᱠᱚᱣᱟᱜ ᱜᱚᱲᱚ ᱥᱚᱦᱚᱫ ᱛᱮ ᱡᱟᱠ ᱡᱚᱢᱚᱠ ᱛᱮ ᱡᱮᱢᱚᱱ ᱯᱮ ᱥᱮᱴᱮᱨᱚᱜ ᱛᱟᱵᱚᱱ ᱛᱚ ᱴᱷᱤᱠ ᱜᱮᱭᱟ ᱛᱮᱦᱮᱧ ᱯᱚᱥᱴᱟᱨ ᱞᱟᱴᱷᱟ ᱫᱚ ᱱᱤᱝᱠᱟᱹ ᱜᱮ ᱛᱟᱦᱮᱸ ᱠᱟᱱᱟ ᱛᱚ ᱢᱤᱫ ᱵᱟᱨ ᱱᱚᱣᱟ ᱪᱮᱫ ᱠᱚ ᱢᱮᱛᱟᱜᱼᱟ ᱞᱟᱦᱩᱴᱤ ᱨᱮᱭᱟᱜ ᱢᱤᱫ ᱵᱟᱨ ᱛᱷᱚᱲᱟ ᱢᱟᱡᱟ ᱞᱮ ᱟᱹᱭᱠᱟᱹᱣ ᱞᱟᱹᱜᱤᱫ

ᱥᱳ ᱯᱷᱟᱭᱱᱟᱞᱤ ᱮᱱᱟᱱ ᱨᱮ ᱚᱲᱟᱜ ᱫᱚᱧ ᱦᱮᱡ ᱛᱤᱭᱟᱹᱜ ᱠᱟᱫᱟ ᱛᱷᱚᱲᱟ ᱜᱟᱱᱤᱧ ᱴᱮᱵᱽ ᱨᱮ ᱯᱷᱨᱮᱥ ᱵᱟᱲᱟᱭᱮᱱᱟ ᱢᱤᱫ ᱵᱟᱨ ᱠᱟᱹᱢᱤ ᱠᱚ ᱛᱟᱦᱮᱸ ᱠᱟᱱᱟ ᱚᱱᱟ ᱤᱭᱟᱹᱛᱮ ᱪᱮᱫ ᱢᱮᱱᱟ ᱛᱷᱚᱲᱟ ᱜᱟᱱᱤᱧ ᱞᱮᱴ ᱠᱮᱫᱟ ᱵᱷᱤᱰᱤᱭᱳ ᱨᱮ ᱪᱮᱫ ᱡᱟᱭ ᱦᱳᱠ ᱴᱷᱤᱠ ᱜᱮᱭᱟ ᱛᱤᱦᱤᱧ ᱱᱤᱭᱟᱹ ᱚᱠᱛᱮ ᱨᱮ ᱱᱤᱛ ᱫᱷᱟᱹᱵᱤᱡ ᱛᱮ ᱛᱤᱱᱟᱹᱜ ᱵᱚᱱ ᱧᱮᱞ ᱠᱮᱫ ᱡᱚᱛᱚ ᱠᱚ ᱟᱭᱢᱟ ᱥᱟᱨᱦᱟᱣ ᱠᱟᱨᱚᱱ ᱛᱤᱦᱤᱧ ᱫᱤᱱᱢᱟᱱ ᱟᱹᱰᱤ ᱞᱟᱸᱜᱟᱧ ᱟᱹᱭᱠᱟᱹᱣᱮᱫ ᱠᱟᱱᱟ ᱟᱹᱰᱤ ᱪᱮᱫ ᱤᱭᱟᱹᱧ ᱟᱹᱭᱠᱟᱹᱣᱮᱫ ᱠᱟᱱᱟ ᱱᱤᱛᱚᱜ ᱟᱭᱢᱟ ᱰᱷᱮᱨ ᱠᱟᱹᱢᱤ ᱢᱮᱱᱟᱜ ᱛᱤᱧᱟᱹ ᱱᱚᱛᱮ ᱵᱟᱦᱚᱧᱦᱟᱨᱤᱧ ᱨᱮᱱ ᱜᱤᱫᱽᱨᱟᱹ ᱦᱚᱸ ᱦᱚᱞᱟ ᱢᱟᱫᱷᱮᱨᱮ ᱦᱩᱭ ᱠᱟᱱᱟ ᱩᱱᱤᱭᱟᱜ ᱛᱮᱦᱮᱧ ᱫᱟᱜ ᱢᱟᱹᱰᱤ ᱦᱚᱸ ᱛᱮᱦᱮᱧ ᱦᱩᱭᱩᱜ ᱠᱟᱱᱟ ᱚᱸᱰᱮ ᱦᱚᱸ ᱵᱟᱹᱧ ᱪᱟᱞᱟᱣ ᱫᱟᱲᱮᱭᱟᱜ ᱠᱟᱱᱟ ᱯᱟᱥᱮᱡ ᱚᱸᱰᱮ ᱦᱚᱸᱠᱚ ᱟᱹᱲᱤᱥ ᱮᱢᱟᱱ ᱛᱮᱵᱟᱫ ᱠᱚᱜᱼᱟ ᱡᱟᱭᱦᱳᱠ ᱚᱸᱰᱮ ᱦᱚᱸ ᱧᱩᱛᱩᱢ ᱵᱟᱪᱷᱟᱣ ᱠᱚᱫᱚᱧ ᱜᱚᱲᱚ ᱟᱠᱟᱫ ᱠᱚᱣᱟ ᱡᱟᱭᱦᱳᱠ ᱚᱠᱚᱭ ᱠᱚᱪᱚᱝ ᱟᱯᱮ ᱦᱚᱸᱯᱮ ᱜᱚᱲᱚ ᱟᱹᱫᱤᱧᱟ ᱡᱮ ᱤᱧ ᱥᱴᱮᱴᱟᱥ ᱨᱤᱧ ᱫᱚᱦᱚ ᱞᱮᱫᱼᱟ ᱟᱨ ᱟᱯᱮ ᱦᱚᱸ ᱤᱧ ᱯᱮ ᱜᱚᱲᱚ ᱟᱹᱫᱤᱧᱟ ᱧᱩᱛᱩᱢ ᱵᱟᱪᱷᱟᱣ ᱨᱮ ᱡᱟᱭᱦᱳᱠ ᱪᱮᱫ ᱦᱟᱸᱜ ᱞᱮ ᱧᱩᱛᱩᱢ ᱟᱫᱮ ᱠᱟᱱᱟ ᱚᱱᱟ ᱫᱚ ᱦᱟᱸᱜ ᱢᱤᱫ ᱜᱷᱟᱹᱲᱤᱡ ᱯᱚᱨᱮ ᱜᱤᱧ ᱵᱟᱲᱟᱭ ᱦᱚᱪᱚ ᱵᱚᱱᱟ ᱠᱟᱨᱚᱱ ᱱᱤᱛ ᱫᱷᱟᱹᱵᱤᱡ ᱛᱮᱞᱮ ᱯᱨᱟᱭ ᱞᱮ ᱵᱚᱡᱷᱟᱭᱮᱫ ᱠᱟᱱᱟ ᱡᱟᱭᱦᱳᱠ ᱚᱱᱟ ᱠᱚᱫᱚ ᱵᱚᱱ ᱴᱷᱤᱠ ᱠᱟᱜᱼᱟ ᱛᱚ ᱱᱤᱛᱚᱜ ᱟᱨᱦᱚᱸ ᱠᱟᱹᱢᱤ ᱢᱮᱱᱟᱜ ᱛᱤᱧᱟᱹ ᱪᱮᱫ ᱤᱧ ᱢᱮᱱᱟ ᱟᱨ ᱵᱷᱳᱴᱟᱨ ᱟᱭᱰᱤ ᱟᱨ ᱟᱫᱷᱟᱨ ᱠᱟᱨᱰ ᱟᱭᱢᱟ ᱰᱷᱮᱨ ᱠᱚ ᱟᱹᱜᱩ ᱦᱚᱴᱚ ᱠᱟᱣᱫᱤᱧᱟ ᱚᱱᱟ ᱞᱤᱝᱠ ᱡᱟᱹᱨᱩᱲ ᱠᱟᱱᱟ ᱟᱨ ᱡᱩᱫᱤ ᱟᱯᱮ ᱦᱚᱸ ᱵᱟᱯᱮ ᱞᱤᱝᱠ ᱠᱟᱜ ᱠᱷᱟᱱ ᱫᱟᱭᱟ ᱠᱟᱛᱮ ᱞᱤᱝᱠ ᱛᱟᱵᱚᱱ ᱯᱮ ᱠᱟᱨᱚᱱ ᱵᱷᱳᱴᱟᱨ ᱟᱭᱰᱤ ᱟᱨ ᱟᱫᱷᱟᱨ ᱠᱟᱨᱰ ᱚᱱᱟ ᱞᱤᱝᱠ ᱯᱮ ᱟᱨ ᱡᱩᱫᱤ ᱞᱤᱝᱠ ᱵᱟᱯᱮ ᱵᱟᱲᱟᱭ ᱠᱷᱟᱱ ᱞᱟᱛᱟᱨ ᱰᱤᱥᱠᱨᱤᱯᱥᱚᱱ ᱨᱮ ᱤᱧᱟᱹᱜ ᱦᱳᱣᱟᱴᱥᱮᱯ ᱱᱟᱢᱵᱟᱨ ᱢᱮᱱᱟᱜᱼᱟ ᱚᱸᱰᱮ ᱯᱮ ᱠᱩᱞᱤ ᱫᱟᱲᱮᱭᱟᱹᱧᱟ ᱟᱨ ᱡᱩᱫᱤ ᱚᱱᱟ ᱡᱟᱦᱟᱱᱟᱜ ᱚᱱᱟᱨᱮ ᱜᱚᱲᱚᱧ ᱮᱢ ᱫᱟᱲᱮᱭᱟᱯᱮᱭᱟ ᱚᱱᱟ ᱫᱚ ᱡᱟᱹᱨᱩᱲᱤᱧ ᱮᱢᱟ ᱯᱮᱭᱟ ᱞᱟᱛᱟᱨ ᱰᱤᱥᱠᱨᱤᱯᱥᱚᱱ ᱨᱮ ᱤᱧᱟᱹᱜ ᱦᱳᱣᱟᱴᱥᱮᱯ ᱱᱟᱢᱵᱟᱨ ᱛᱟᱦᱮᱱᱟ ᱚᱸᱰᱮ ᱠᱷᱚᱱ ᱤᱧ ᱡᱚᱛᱚ ᱰᱤᱴᱮᱞᱥ ᱤᱧ ᱮᱢᱟ ᱵᱚᱱᱟ ᱱᱚᱣᱟ ᱪᱮᱫ ᱞᱮᱠᱟ ᱞᱤᱝᱠ ᱡᱟᱹᱨᱩᱲᱟ ᱪᱮᱫ ᱞᱮᱠᱟ ᱵᱟᱝ ᱵᱟᱨᱭᱟ ᱞᱮᱠᱟᱛᱮ ᱞᱤᱝᱠᱚᱜᱼᱟ ᱢᱤᱫᱴᱮᱱ ᱫᱚ ᱮᱯᱥ ᱫᱟᱨᱟᱭ ᱛᱮ ᱢᱤᱫᱴᱮᱱ ᱫᱚ ᱳᱭᱮᱵᱽᱥᱟᱭᱤᱴ ᱫᱟᱨᱟᱭ ᱛᱮ ᱟᱫᱚ ᱚᱠᱟᱴᱟᱜ ᱵᱮᱴᱟᱨᱟ ᱵᱟᱝ ᱢᱚᱡᱟ ᱚᱱᱟ ᱫᱚ ᱴᱷᱤᱠ ᱜᱮᱭᱟ ᱟᱨ ᱞᱟᱛᱟᱨ ᱨᱮ ᱦᱳᱣᱟᱴᱥᱮᱯ ᱱᱟᱢᱵᱟᱨ ᱢᱮᱱᱟᱜᱼᱟ ᱠᱚᱱᱴᱮᱠᱴ ᱤᱧ ᱛᱟᱵᱚᱱ ᱯᱮ ᱡᱟᱹᱨᱩᱲ ᱜᱮᱧ ᱞᱟᱹᱭ ᱟᱵᱚᱱᱟ ᱛᱚ ᱴᱷᱤᱠ ᱜᱮᱭᱟ ᱛᱮᱦᱮᱧᱟᱜ ᱵᱷᱤᱰᱤᱭᱳ ᱨᱮ ᱛᱤᱱᱟᱹᱜ ᱵᱚᱱ ᱛᱟᱦᱮᱸᱭᱮᱱᱟ ᱫᱟᱭᱟ ᱠᱟᱛᱮᱫ ᱱᱤᱛ ᱫᱷᱟᱹᱵᱤᱡ ᱛᱮ ᱯᱮ ᱧᱮᱞ ᱠᱮᱫᱟ ᱚᱱᱟ ᱤᱭᱟᱹᱛᱮ ᱟᱭᱢᱟ ᱥᱟᱨᱦᱟᱣ ᱫᱟᱭᱟ ᱠᱟᱛᱮ ᱪᱮᱱᱮᱞ ᱨᱮ ᱚᱠᱚᱭ ᱯᱮ ᱱᱟᱣᱟ ᱜᱮᱭᱟ ᱫᱟᱭᱟ ᱠᱟᱛᱮ ᱪᱮᱱᱮᱞ ᱫᱚ ᱥᱟᱵᱥᱠᱨᱟᱭᱤᱵ ᱛᱟᱵᱚᱱ ᱯᱮ ᱟᱨ ᱞᱟᱭᱤᱠ ᱠᱚᱢᱮᱱᱴ ᱥᱮᱭᱟᱨ ᱟᱞᱚ ᱯᱮ ᱦᱤᱲᱤᱧᱟ ᱴᱷᱤᱠ ᱜᱮᱭᱟ ᱢᱟ ᱮᱱᱠᱷᱟᱱ ᱡᱚᱦᱟᱨ ᱟᱨᱦᱚᱸ ᱵᱚᱱ ᱧᱟᱯᱟᱢᱟ ᱫᱟᱨᱟᱭ ᱢᱤᱫᱴᱟᱝ ᱱᱚᱝᱠᱟᱱᱟᱜ ᱵᱮᱥᱴ ᱵᱷᱤᱰᱤᱭᱳ ᱟᱱᱛᱮ